ᱡᱚᱦᱟᱨ ᱜᱮ ᱱᱤᱭᱟᱹ ᱟᱹᱫᱤᱵᱟᱹᱥᱤ ᱱᱟᱣᱟ ᱦᱩᱫᱤᱥ ᱨᱮ ᱛᱮᱦᱮᱧ ᱫᱚᱧ ᱦᱮᱡ ᱟᱠᱟᱱᱟ ᱟᱞᱮ ᱟᱹᱛᱩ ᱨᱮ ᱡᱟᱦᱮᱨ ᱵᱚᱸᱜᱟ ᱞᱮ ᱵᱚᱸᱜᱟᱭᱮᱫᱟ ᱚᱱᱟ ᱵᱤᱨ ᱨᱮ ᱦᱮᱡ ᱟᱠᱟᱱᱟ ᱯᱮ ᱧᱮᱞ ᱫᱟᱲᱮᱭᱟᱜ ᱠᱟᱱᱟ ᱵᱤᱨ ᱴᱷᱤᱠ ᱜᱮᱭᱟ ᱟᱨ ᱫᱮᱞᱟ ᱡᱟᱦᱮᱨ ᱛᱷᱟᱱ ᱡᱚ ᱵᱟᱦᱟ ᱵᱚᱸᱜᱟ ᱦᱮᱱᱟᱜ ᱚᱱᱟ ᱵᱚᱱ ᱧᱮᱞ ᱮᱫᱟ ᱫᱮᱞᱟ ᱦᱳᱭ ᱟᱞᱮᱭᱟᱜ ᱡᱟᱦᱮᱨ ᱛᱷᱟᱱ ᱱᱚᱸᱰᱮ ᱞᱮ ᱵᱚᱸᱜᱟᱜ ᱠᱟᱱᱟ ᱵᱟᱦᱟ ᱧᱩᱛᱩᱢ ᱟᱨ ᱤᱱᱟᱹ ᱠᱚᱨᱮ ᱱᱤᱭᱟᱹ ᱠᱚᱨᱮ ᱚᱠᱚᱭ ᱢᱮᱱᱟᱜ ᱠᱚ ᱜᱤᱫᱽᱨᱟᱹ ᱯᱤᱫᱽᱨᱟᱹ ᱠᱚ ᱦᱤᱡᱩᱜ ᱥᱮᱱᱚᱜ ᱠᱟᱱᱟ ᱴᱟᱺᱰᱤ ᱛᱮᱠᱚ ᱱᱩᱠᱩ ᱦᱚᱸ ᱟᱞᱚᱢ ᱴᱟᱴᱠᱟ ᱵᱷᱤᱲᱠᱟᱹᱣ ᱱᱤᱭᱟᱹ ᱠᱚᱨᱮ ᱜᱤᱫᱽᱨᱟᱹ ᱠᱚᱠᱚ ᱴᱟᱺᱰᱤ ᱛᱮ ᱠᱚᱠᱚ ᱦᱤᱡᱩᱜ ᱠᱟᱱᱟ ᱟᱨ ᱟᱞᱮ ᱦᱚᱸ ᱠᱷᱮᱛ ᱧᱮᱞ ᱠᱚᱞᱮ ᱦᱤᱡᱩᱜ ᱠᱟᱱᱟ ᱟᱞᱚ ᱴᱟᱴᱠᱟ ᱵᱟᱹᱲᱛᱤ ᱟᱞᱚᱢ ᱞᱟᱜᱟᱣ ᱦᱚᱪᱚᱜ ᱠᱟᱱᱟ ᱱᱤᱭᱟᱹ ᱟᱹᱪᱩᱨ ᱵᱟᱲᱟᱭᱟ

ᱚᱞ ᱦᱟᱹᱠᱩ ᱪᱟᱯᱚ ᱠᱚᱠᱚ ᱪᱟᱞᱟᱜ ᱠᱟᱱᱟ ᱟᱭᱳ ᱦᱚᱲ ᱠᱚᱦᱚᱸ ᱱᱩᱠᱩ ᱦᱚᱸ ᱟᱞᱚᱢ ᱴᱟᱴᱠᱟ ᱠᱚᱣᱟ ᱡᱤᱭᱟᱹᱞ ᱦᱟᱹᱠᱩ ᱦᱚᱸ ᱟᱞᱚᱢ ᱜᱮᱨ ᱦᱚᱪᱚ ᱠᱚᱣᱟ ᱦᱳᱭ ᱟᱨ ᱠᱚ ᱜᱚᱡ ᱟᱹᱜᱩ ᱠᱚᱣᱟ ᱟᱨ ᱠᱚ ᱟᱫᱚ ᱱᱚᱜᱼᱚᱭ ᱜᱤᱫᱽᱨᱟᱹ ᱠᱚ ᱦᱚᱸᱜᱼᱚᱭ ᱥᱮᱛᱟᱜ ᱠᱚ ᱵᱮᱨᱮᱫᱼᱟ ᱚᱱᱛᱮ ᱠᱚ ᱪᱟᱞᱟᱜ ᱠᱟᱱᱟ ᱜᱚᱰᱚ ᱜᱚᱡ ᱠᱚ ᱵᱟᱱᱟᱣ ᱠᱚ ᱪᱤᱞᱤ ᱠᱚᱠᱚ ᱜᱚᱡ ᱠᱚᱣᱟ ᱩᱱᱠᱩ ᱦᱚᱸ ᱟᱞᱚ ᱴᱟᱴᱠᱟ ᱵᱤᱲᱠᱤ ᱟᱞᱚᱢ ᱞᱟᱜᱟᱣ ᱦᱚᱪᱚ ᱠᱚᱣᱟ ᱢᱟ ᱢᱚᱡᱽ ᱛᱮᱜᱮ ᱠᱚ ᱜᱚᱡ ᱠᱚᱣᱟ ᱟᱨ ᱠᱚ ᱢᱚᱡᱽ ᱛᱮᱜᱮ ᱠᱚ ᱦᱤᱡᱩᱜᱼᱟ

ᱦᱮᱸ ᱢᱟᱹᱴᱷᱩᱣᱟᱹ ᱟᱢ ᱦᱚᱸ ᱱᱚᱜᱼᱚᱭ ᱚᱱᱟ ᱠᱚᱨᱮ ᱠᱚ ᱪᱟᱞᱟᱜ ᱠᱟᱱᱟ ᱠᱷᱮᱛ ᱠᱷᱮᱛ ᱢᱮᱱᱟᱜᱼᱟ ᱟᱭᱢᱟ ᱦᱚᱲ ᱠᱚ ᱪᱟᱞᱟᱜ ᱠᱟᱱᱟ ᱤᱱᱟᱹᱜᱮ ᱟᱨ ᱥᱩᱠᱛᱮ ᱥᱟᱢᱟᱨ ᱛᱮ ᱟᱛᱟᱝ ᱠᱟᱢ ᱱᱚᱜᱼᱚᱭ ᱵᱟᱦᱟ ᱧᱩᱛᱩᱢ ᱢᱟ ᱞᱟᱦᱟ ᱛᱮᱢᱟ ᱱᱤᱛ ᱦᱟᱹᱠᱩ ᱵᱟᱝ ᱱᱤᱛ ᱢᱟ ᱦᱟᱹᱠᱩ ᱵᱟᱝ ᱛᱮ ᱮᱱᱦᱚᱸ ᱪᱟᱞᱟᱜ ᱦᱤᱡᱩᱜ ᱠᱟᱱᱟ ᱠᱷᱮᱛ ᱠᱚ ᱢᱮᱱᱟᱜᱼᱟ ᱟᱞᱚᱢ ᱤᱱᱟᱹ ᱠᱚᱨᱮ ᱢᱟᱞ ᱡᱟᱞ ᱯᱟᱥᱮᱡ ᱠᱚ ᱟᱹᱪᱩᱨᱚᱜ ᱠᱟᱱ ᱟᱞᱚᱢ ᱴᱟᱴᱠᱟ ᱵᱷᱤᱲᱠᱤ ᱦᱚᱪᱚ ᱠᱚᱣᱟ ᱦᱳᱭ ᱢᱟ ᱱᱚᱜᱼᱚᱭ ᱵᱟᱦᱟ ᱧᱩᱛᱩᱢ ᱢᱤᱫ ᱥᱤᱢ ᱛᱟᱞᱟ ᱥᱤᱢ ᱮᱢᱟᱢ ᱠᱟᱱ ᱱᱤᱭᱟᱹ ᱥᱩᱠᱛᱟ ᱥᱚᱢᱟᱛᱟ ᱦᱳᱭ ᱱᱤᱭᱟᱹ ᱠᱚᱨᱮ ᱟᱞᱮ ᱦᱚᱸ ᱦᱤᱡᱩᱜ ᱥᱮᱱᱚᱜ ᱠᱟᱞᱟᱱ ᱦᱳᱭ ᱵᱟᱯᱮᱡ ᱠᱚ ᱦᱤᱡᱩᱜ ᱠᱟᱱᱟ ᱦᱟᱱᱛᱮ ᱩᱱᱠᱩ ᱦᱚᱸ ᱴᱟᱴᱠᱟ ᱵᱤᱲᱠᱤ ᱟᱞᱚᱢ ᱞᱟᱜᱟᱣ ᱦᱚᱪᱚ ᱠᱚᱣᱟ ᱢᱟ ᱡᱩᱜᱽ ᱜᱮ ᱫᱤᱥᱟᱹ ᱧᱟᱢᱟᱜ ᱛᱟᱦᱮᱱ ᱱᱚᱜᱼᱚᱭ ᱱᱚᱰᱮ ᱦᱚᱸᱜᱼᱚᱭ ᱵᱟᱦᱟ ᱧᱩᱛᱩᱢ ᱢᱤᱫ ᱥᱤᱢ ᱛᱟᱞᱟ ᱥᱤᱢ ᱮᱢᱟᱢ ᱠᱟᱱ ᱱᱚᱜᱼᱚᱭ ᱱᱚᱛᱮ ᱦᱚᱸᱠᱚ ᱦᱤᱡᱩᱜ ᱠᱟᱱᱟ ᱟᱹᱰᱤ ᱟᱲ ᱜᱮ ᱱᱚᱜᱼᱚᱭ ᱴᱟᱺᱰᱤ ᱛᱮᱠᱚ ᱞᱮ ᱦᱤᱡᱩᱜ ᱠᱟᱱᱟ ᱠᱷᱮᱛ ᱠᱚ ᱢᱮᱱᱟᱜᱼᱟ ᱢᱟ ᱟᱨ ᱥᱟᱱᱟᱢ ᱦᱚᱲ ᱠᱚ ᱦᱤᱡᱩᱜ ᱠᱟᱱᱟ ᱢᱤᱫ ᱦᱚᱲ ᱨᱮᱱᱟᱜ ᱫᱚ ᱵᱟᱝ ᱠᱟᱱᱟ ᱵᱟᱦᱟ ᱧᱩᱛᱩᱢ ᱮᱢᱟᱢ ᱠᱟᱱᱟ ᱢᱟ ᱟᱞᱚ ᱴᱟᱴᱠᱟ ᱵᱤᱲᱠᱤᱢ ᱞᱟᱜᱟᱣ ᱦᱚᱪᱚᱭᱟᱢ ᱪᱟᱸᱫᱳ ᱵᱟᱵᱟᱭ ᱪᱮᱫ ᱞᱮᱠᱟ ᱪᱟᱸᱫᱳ ᱵᱟᱵᱟᱭ ᱫᱟᱜ ᱦᱮᱸ ᱢᱚᱦᱟᱨᱟᱡᱽ ᱱᱚᱜᱼᱚᱭ ᱢᱟ ᱟᱢ ᱦᱚᱸ ᱱᱚᱜᱼᱚᱭ ᱵᱟᱦᱟ ᱧᱩᱛᱩᱢ ᱢᱤᱫ ᱥᱤᱢ ᱛᱟᱞᱟ ᱥᱤᱢ ᱱᱤᱭᱟᱹ ᱜᱮ ᱮᱢᱟᱢ ᱠᱟᱱ ᱥᱩᱵᱤᱛᱟ ᱥᱟᱢᱟᱨ ᱛᱮ ᱟᱛᱟᱝ ᱠᱟᱱ ᱢᱟ ᱱᱤᱭᱟᱹ ᱠᱚᱨᱮ ᱟᱢ ᱯᱩᱨᱟᱹ ᱮᱞᱟᱠᱟ ᱨᱮᱱ ᱠᱟᱱᱟᱢ ᱱᱚᱜᱼᱚᱭ ᱦᱟᱹᱴᱤᱭᱟᱹ ᱵᱟᱹᱴᱤᱭᱟᱹ ᱠᱚ ᱞᱟᱜᱟᱜ ᱠᱟᱱᱟ ᱠᱚ ᱦᱤᱡᱩᱜ ᱠᱟᱱᱟ ᱧᱩᱛ ᱨᱮ ᱧᱤᱫᱟᱹ ᱨᱮ ᱥᱟᱢᱟᱱ ᱠᱚ ᱟᱞᱚᱢ ᱦᱟᱱᱛᱮ ᱱᱟᱛᱮ ᱦᱚᱪᱚᱭᱟ ᱦᱳᱭ ᱢᱟ ᱦᱚᱸᱜᱼᱚᱭ ᱦᱳᱭ ᱦᱚᱸᱜᱼᱚᱭ ᱵᱟᱦᱟ ᱧᱩᱛᱩᱢ ᱢᱤᱫ ᱥᱤᱢ ᱛᱟᱞᱟ ᱥᱤᱢ ᱢᱤᱫ ᱢᱚᱜ ᱠᱟᱱ ᱡᱳᱜᱮ ᱱᱤᱭᱟᱹ ᱛᱮ ᱥᱩᱠ ᱛᱮ ᱥᱚᱢᱟᱨᱛᱮ ᱟᱛᱟᱝ ᱠᱟᱱ ᱢᱟ ᱱᱤᱭᱟᱹ ᱠᱚᱨᱮ ᱦᱟᱹᱠᱩ ᱜᱚᱡ ᱠᱚᱞᱮ ᱦᱤᱡᱩᱜ ᱠᱟᱱᱟ ᱟᱞᱚᱢ ᱴᱟᱺᱰᱤ ᱛᱮ ᱠᱚᱠᱚ ᱦᱤᱡᱩᱜ ᱠᱟᱱᱟ ᱟᱞᱚᱢ ᱴᱟᱴᱠᱟ ᱵᱤᱲᱠᱤᱢ ᱞᱟᱜᱟᱣ ᱦᱚᱪᱚ ᱠᱚᱣᱟ ᱦᱮᱸ ᱮᱠᱫᱚᱢ ᱦᱳᱭ ᱦᱟᱹᱠᱩ ᱠᱚᱦᱚᱸ ᱠᱚ ᱦᱤᱡᱩᱜᱼᱟ ᱠᱚ ᱡᱷᱟᱹᱞᱤ ᱠᱚᱣᱟ ᱦᱟᱹᱠᱩ ᱦᱚᱸᱠᱚ ᱧᱟᱢᱟ